ᱡᱟᱦᱟᱸ ᱞᱮᱠᱟ ᱱᱤᱛᱚᱜ ᱵᱚᱱ ᱧᱮᱞᱮᱫᱼᱟ ᱱᱚᱣᱟ ᱴᱷᱮᱡ ᱱᱚᱣᱟ ᱴᱷᱮᱡ ᱱᱚᱣᱟ ᱡᱟᱦᱟᱸ ᱦᱟᱺᱰᱤ ᱠᱚᱠᱚ ᱵᱚᱰᱚᱡᱟ ᱱᱚᱣᱟ ᱪᱟᱞᱟ ᱠᱚ ᱢᱮᱛᱟᱜᱼᱟ ᱟᱫᱚ ᱚᱱᱠᱟ ᱜᱮ ᱦᱟᱴᱟᱜ ᱠᱚ ᱮᱢᱟᱱ ᱠᱚᱠᱚ ᱚᱰᱚᱠ ᱟᱠᱟᱫᱼᱟ ᱱᱚᱣᱟ ᱴᱷᱮᱡ ᱫᱟᱨᱮ ᱠᱚ ᱮᱢᱟᱱ ᱠᱚ ᱢᱮᱱᱟᱜᱼᱟ ᱫᱟᱨᱥᱟᱭᱮᱫ ᱠᱚ ᱱᱚᱣᱟ ᱴᱷᱮᱡ ᱟᱫᱚ ᱚᱠᱟ ᱠᱷᱚᱱᱟᱜ ᱠᱚ ᱦᱮᱡ ᱟᱠᱟᱱᱟ ᱠᱩᱞᱤ ᱠᱚᱣᱟ ᱵᱚᱱ ᱩᱯᱨᱩᱢ ᱵᱚᱱ ᱦᱟᱛᱟᱣᱟ ᱱᱚᱣᱟ ᱴᱷᱮᱡ ᱡᱮᱢᱚᱱ ᱠᱚ ᱫᱩᱲᱩᱵ ᱟᱠᱟᱱᱟ ᱧᱮᱞᱚᱜ ᱠᱟᱱᱟ ᱪᱩᱞᱦᱟᱹ ᱠᱟᱱᱟ ᱟᱫᱚ ᱡᱚᱛᱚ ᱠᱷᱚᱱ ᱢᱟᱲᱟᱝ ᱛᱮ ᱩᱯᱨᱩᱢ ᱵᱚᱱ ᱦᱟᱛᱟᱣᱟ ᱟᱫᱚ ᱚᱠᱟ ᱠᱷᱚᱱᱟᱜ ᱠᱚ ᱦᱮᱡ ᱟᱠᱟᱱᱟ ᱟᱫᱚ ᱚᱠᱟ ᱠᱷᱚᱱᱟᱜ ᱯᱮ ᱦᱮᱡ ᱟᱠᱟᱱᱟ ᱡᱚᱦᱟᱨ ᱟᱹᱞᱤᱧᱟᱜ ᱧᱩᱛᱩᱢ ᱦᱩᱭᱩᱜ ᱠᱟᱱᱟ ᱢᱟᱭᱟ ᱥᱚᱨᱮᱱ ᱟᱹᱞᱤᱧ ᱱᱚᱰᱮ ᱡᱷᱟᱲᱠᱷᱚᱸᱰ ᱠᱷᱚᱱᱟᱜ ᱜᱮ ᱢᱮᱱᱟᱜ ᱞᱤᱧᱟ ᱟᱪᱪᱷᱟ ᱱᱚᱰᱮ ᱟᱹᱞᱤᱧ ᱧᱮᱞ ᱞᱤᱧ ᱟᱭᱢᱟ ᱜᱟᱱ ᱦᱟᱸᱜ ᱚᱱᱠᱟᱱᱟᱜ ᱟᱹᱜᱩ ᱠᱟᱱᱟ ᱟᱫᱚ ᱪᱮᱫ ᱠᱚᱯᱮ ᱫᱚᱨᱥᱟᱣᱮᱫᱼᱟ ᱱᱚᱰᱮ ᱟᱹᱜᱩ ᱠᱟᱛᱮ ᱱᱚᱣᱟ ᱠᱚ ᱦᱟᱸᱜ ᱱᱚᱰᱮ ᱫᱚᱞᱮ ᱫᱚᱨᱥᱟᱣᱮᱫᱼᱟ ᱠᱤ ᱟᱵᱚ ᱟᱹᱛᱩ ᱫᱤᱥᱚᱢ ᱨᱮ ᱡᱟᱦᱟᱸ ᱢᱟᱞᱦᱟᱱ ᱩᱛᱩ ᱢᱟᱞᱦᱟᱱ ᱯᱤᱴᱷᱟᱹ ᱠᱚᱵᱚᱱ ᱛᱮᱭᱟᱨᱟ ᱩᱛᱩ ᱯᱤᱴᱷᱟᱹ ᱠᱚ ᱢᱟᱞᱦᱟᱱ ᱯᱤᱴᱷᱟᱹ ᱠᱚ ᱛᱚ ᱚᱱᱟ ᱩᱛᱩ ᱨᱮᱭᱟᱜ ᱯᱤᱴᱷᱟᱹ ᱞᱮ ᱛᱮᱭᱟᱨ ᱟᱠᱟᱫᱼᱟ ᱚᱱᱟ ᱠᱚᱜᱮᱞᱮ ᱱᱚᱣᱟ ᱫᱤᱥᱚᱢ ᱦᱚᱲ ᱠᱚᱞᱮ ᱫᱮᱠᱷᱟᱣ ᱟᱠᱚ ᱠᱟᱱᱟ

ᱢᱟᱱᱮ ᱡᱚᱱᱚᱢ ᱠᱷᱚᱱᱟᱜ ᱜᱩᱡᱩᱜ ᱫᱷᱟᱹᱵᱤᱡ ᱛᱮ ᱞᱟᱜᱟᱜ ᱠᱟᱱᱟ ᱡᱮᱢᱚᱱ ᱵᱟᱯᱞᱟ ᱵᱤᱦᱟ ᱨᱮᱦᱚᱸ ᱥᱟᱨᱡᱚᱢ ᱰᱷᱟᱹᱨᱣᱟᱹᱜ ᱠᱚ ᱵᱤᱫᱮᱜᱼᱟ ᱟᱨ ᱡᱟᱦᱟᱸ ᱡᱟᱦᱮᱨ ᱠᱚ ᱵᱚᱸᱜᱟᱭᱮᱫᱼᱟ ᱚᱸᱰᱮ ᱦᱚᱸ ᱥᱟᱨᱡᱚᱢ ᱫᱟᱨᱮ ᱵᱩᱴᱟᱹ ᱨᱮᱜᱮ ᱠᱚ ᱵᱚᱸᱜᱟᱭᱮᱫᱼᱟ ᱟᱨ ᱚᱱᱟ ᱨᱮᱱᱟᱜ ᱪᱷᱟᱞ ᱥᱮ ᱚᱱᱟ ᱨᱮᱱᱟᱜ ᱡᱟᱝ ᱚᱱᱟ ᱨᱮᱱᱟᱜ ᱥᱮ ᱡᱟᱦᱟᱸ ᱫᱷᱩᱲᱟᱹ ᱵᱚᱱ ᱢᱮᱛᱟᱜ ᱚᱱᱟ ᱠᱚ ᱥᱟᱱᱟᱢ ᱠᱟᱹᱢᱤ ᱨᱮᱱᱟᱜ ᱡᱤᱱᱤᱥ ᱠᱟᱱ ᱜᱮᱭᱟ ᱟᱹᱰᱤ ᱯᱨᱚᱭᱳᱜᱽ ᱡᱤᱱᱤᱥ ᱠᱟᱱᱟ ᱟᱵᱚᱣᱟᱜ ᱥᱟᱱᱛᱟᱲ

ᱚᱱᱟ ᱜᱮ ᱞᱟᱹᱭ ᱥᱚᱫᱚᱨᱟᱜ ᱵᱚᱱᱟ ᱟᱫᱚ ᱚ, ᱡᱟᱦᱟᱸᱭ ᱠᱚ ᱚᱱᱠᱟᱱᱟᱜ ᱡᱩᱫᱤ ᱥᱩᱜᱟᱨ ᱯᱮᱥᱮᱱᱴ ᱠᱚ ᱢᱮᱱᱟᱜ ᱵᱚᱱᱟ ᱥᱮ ᱟᱨ ᱡᱟᱦᱟᱸ ᱞᱮᱠᱟ ᱞᱟᱹᱭ ᱠᱮᱫ ᱫᱷᱩᱯ ᱫᱷᱩᱲᱟ ᱠᱚᱨᱮᱱᱟᱜ ᱵᱚᱱ ᱱᱩᱭ ᱜᱚᱝᱠᱮ ᱴᱷᱮᱱ ᱵᱚᱱ ᱥᱚᱢᱯᱚᱨᱠ ᱫᱟᱲᱮᱭᱟᱜᱼᱟ ᱟᱫᱚ ᱡᱩᱫᱤ ᱵᱟᱝ ᱵᱚᱱ ᱫᱟᱲᱮᱭᱟᱜ ᱠᱟᱱ ᱟᱨ ᱡᱟᱦᱟᱸ ᱞᱮᱠᱟ ᱞᱟᱹᱭ ᱠᱮᱫ ᱱᱤᱡᱮ ᱛᱮᱦᱚᱸ ᱵᱚᱱ ᱚ, ᱵᱮᱵᱚᱦᱟᱨ ᱫᱟᱲᱮᱭᱟᱜᱼᱟ ᱛᱟᱦᱚᱞᱮ ᱱᱚᱰᱮ ᱡᱟᱦᱟᱸ ᱞᱮᱠᱟ ᱧᱮᱞ ᱟᱵᱚᱱ ᱟᱞᱟᱜᱽ ᱜᱮ ᱧᱮᱞᱚᱜ ᱠᱟᱱᱟ ᱢᱤᱫ ᱱᱚᱣᱟ ᱴᱷᱮᱱ ᱥᱴᱚᱞ ᱞᱟᱜᱟᱣ ᱢᱮᱱᱟᱜᱼᱟ